ᱱᱚᱰᱮ ᱦᱮᱢᱟᱞ ᱛᱟᱠᱚ ᱚᱲᱟᱜ ᱤᱧ ᱦᱮᱡ ᱟᱠᱟᱱᱟ ᱱᱩᱠᱩ ᱦᱮᱢᱟᱞ ᱨᱮᱱ ᱥᱮᱛᱟ ᱱᱩᱠᱩ ᱡᱚᱢᱟᱜ ᱮᱢ ᱠᱟᱜ ᱠᱚᱣᱟ ᱩᱠᱩᱨ ᱠᱚ ᱛᱟᱢ ᱥᱮᱛᱟ ᱱᱩᱠᱩ ᱧᱮᱞ ᱫᱟᱲᱟ ᱠᱚ ᱠᱟᱱᱟ ᱵᱚᱱ ᱱᱩᱠᱩ ᱥᱮᱛᱟ ᱦᱚᱯᱚᱱ ᱦᱮᱢᱟᱞ ᱱᱚᱛᱮ ᱠᱚᱭᱚᱜ ᱛᱟᱞᱟᱝ ᱱᱚᱛᱮ ᱠᱚᱭᱚᱜ ᱛᱟᱞᱟᱝ ᱢᱮ ᱱᱚᱛᱮ ᱠᱚᱭᱚᱜ ᱛᱟᱞᱟᱝ ᱢᱮ ᱢᱤᱫᱴᱟᱝ ᱦᱚᱵᱚᱨᱟᱢ ᱢᱤᱫᱴᱟᱝ ᱦᱚᱵᱚᱨᱟᱢ ᱦᱚᱵᱚᱨᱟᱢ

ᱚᱲᱟᱜ ᱛᱮ ᱥᱮᱴᱮᱨ ᱠᱟᱛᱮᱫ ᱱᱤᱛᱚᱜ ᱱᱟᱦᱟᱜ ᱫᱟᱠᱟ ᱡᱚᱢ ᱦᱩᱭᱩᱜᱼᱟ ᱛᱟᱯᱚᱨᱮ ᱵᱤᱱᱟᱹ ᱛᱚᱞ ᱥᱮᱱ ᱦᱩᱭᱩᱜᱼᱟ ᱵᱟᱹᱫᱽ ᱥᱮᱱ ᱫᱟᱠᱟ ᱡᱚᱢ ᱪᱷᱩᱴᱟᱹᱣ ᱜᱚᱫᱚᱜᱼᱟ

ᱪᱷᱩᱴᱟᱹᱣ ᱠᱟᱱᱟ ᱡᱟᱭᱦᱳᱠ ᱡᱟᱦᱟᱸ ᱞᱮᱠᱟᱧ ᱛᱚᱞ ᱪᱟᱵᱟᱭᱟ ᱛᱟᱨᱯᱚᱨᱮ ᱦᱟᱸᱜ ᱱᱚᱣᱟ ᱤᱫᱤ ᱦᱩᱭᱩᱜᱼᱟ ᱟᱨ ᱦᱟᱱᱛᱮ ᱨᱮ ᱢᱩᱞᱭᱟᱹ ᱟᱠᱟᱫ ᱠᱚᱣᱟᱧ ᱩᱱᱠᱩ ᱵᱟᱹᱭᱦᱟᱹᱲ ᱨᱮ ᱤᱨᱚᱜ ᱠᱚ ᱪᱷᱩᱴᱟᱹᱣ ᱠᱟᱱᱟ ᱤᱧ ᱱᱚᱛᱮ ᱨᱮ ᱵᱤᱸᱰᱟᱹ ᱠᱚᱧ ᱛᱚᱞ ᱵᱟᱲᱟᱭᱮᱫᱼᱟ ᱟᱨ ᱱᱚᱝᱠᱟ ᱜᱮ ᱞᱟᱭᱤᱱ ᱨᱮ ᱛᱟᱦᱮᱸ ᱠᱚᱜ ᱛᱟᱵᱚᱱ ᱯᱮ ᱟᱨᱚ ᱱᱚᱝᱠᱟ ᱧᱮᱞ ᱦᱚᱪᱚ ᱯᱮ ᱦᱩᱭᱩᱜ ᱛᱟᱵᱚᱱᱟ